ᱡᱟᱵᱟ ᱢᱮᱛᱚ ᱩᱱᱤ ᱠᱩᱞᱤ ᱤᱫᱤᱭᱟ ᱩᱱᱤ ᱞᱟᱹᱭ ᱤᱫᱤᱭᱟ ᱟᱨ ᱮᱦᱚᱵ ᱞᱮᱱ ᱛᱟ ᱯᱟᱨᱤᱪᱟᱭ ᱦᱮᱸ ᱡᱚᱦᱟᱨ ᱜᱮ ᱤᱧ ᱜᱮ ᱥᱤᱵᱞᱟᱞ ᱴᱩᱰᱩ ᱤᱧ ᱫᱚ ᱯᱩᱨᱱᱤᱭᱟ ᱰᱤᱥᱴᱨᱤᱠ ᱠᱷᱚᱡ ᱟᱨ ᱟᱹᱰᱤ ᱢᱚᱡᱽ ᱱᱚᱰᱮ ᱞᱮ ᱧᱟᱯᱟᱢ ᱠᱟᱱ ᱵᱤᱦᱟᱨ ᱟᱨ ᱡᱷᱟᱲᱠᱷᱚᱸᱰ ᱨᱮᱱ ᱠᱚᱲᱟ ᱠᱚ ᱜᱟᱫᱮᱞ ᱠᱚᱲᱟ ᱠᱩᱲᱤ ᱠᱚᱞᱮ ᱦᱮᱡ ᱟᱠᱟᱱ ᱱᱚᱣᱟ ᱨᱤᱦᱩᱵ ᱨᱮ ᱴᱨᱮᱱᱤᱝ ᱞᱟᱹᱜᱤᱫ ᱛᱮ ᱟᱨ ᱟᱹᱰᱤ ᱨᱟᱹᱥᱠᱟᱹ ᱞᱮ ᱟᱹᱭᱠᱟᱹᱣᱫᱟ ᱟᱨ ᱱᱤᱛᱚᱜ ᱫᱚᱞᱮ ᱡᱚᱢᱮᱫ ᱠᱟᱱᱟ ᱡᱚᱛᱚᱣᱟᱜ ᱥᱤᱢ ᱡᱤᱞ ᱠᱚ ᱯᱤᱴᱷᱟᱹ ᱠᱚ ᱡᱚᱛᱚ ᱟᱨ ᱥᱩᱯ ᱠᱚᱞᱮ ᱧᱩᱭᱮᱫᱟ ᱦᱮᱸ ᱟᱨ ᱠᱚᱸᱰᱷᱟ ᱨᱟᱥᱮ ᱠᱚ ᱵᱮᱸᱜᱟᱲ ᱨᱟᱥᱮ ᱠᱚ ᱟᱦᱚᱛᱚ ᱨᱟᱥᱮ ᱠᱚ ᱚᱱᱟ ᱠᱚᱠᱚ ᱮᱢᱚᱜ ᱠᱟᱱᱟ ᱦᱮᱸ ᱟᱨ ᱟᱹᱰᱤ ᱨᱟᱹᱥᱠᱟᱹ ᱞᱮ ᱟᱹᱭᱠᱟᱹᱣᱮᱫ ᱠᱟᱱᱟ ᱱᱚᱰᱮ ᱡᱚᱛᱚ ᱦᱚᱲ ᱞᱮ ᱧᱮᱯᱮᱞ ᱧᱟᱯᱟᱢ ᱠᱟᱱᱛᱮ ᱟᱨ ᱡᱟᱦᱟᱸᱭ ᱜᱮ ᱡᱩᱫᱤ ᱱᱚᱝᱠᱟᱱᱟᱜ ᱟᱞᱮ ᱥᱚᱸᱜᱮ ᱧᱮᱯᱮᱞ ᱧᱟᱯᱟᱢᱚᱜ ᱟᱯᱮ ᱡᱩᱫᱤ ᱢᱚᱱᱮᱭᱮᱫ ᱯᱮ ᱠᱟᱱ ᱠᱷᱟᱱ ᱱᱤᱭᱟᱹ ᱧᱮᱞ ᱠᱟᱛᱮᱫ ᱟᱹᱰᱤ ᱠᱷᱩᱵ ᱜᱚᱞᱚ ᱯᱚᱞᱚ ᱨᱮᱯᱮ ᱵᱚᱞᱚᱜᱼᱟ

ᱞᱟᱦᱟ ᱟᱨ ᱯᱟᱭᱥᱟ ᱴᱟᱠᱟ ᱠᱚ ᱥᱚᱸᱜᱮ ᱥᱚᱸᱜᱮ ᱛᱮ ᱤᱱᱡᱚᱭ ᱦᱚᱸ ᱢᱮᱱᱟᱜᱼᱟ ᱟᱨ ᱱᱤᱭᱟᱹ ᱨᱮ ᱥᱟᱺᱜᱤᱧ ᱥᱟᱺᱜᱤᱧ ᱵᱟᱠᱚ ᱢᱮᱱ ᱠᱟᱣᱫᱟ ᱟᱡᱽᱱᱟᱵᱤ ᱦᱚᱲ ᱛᱩᱞᱩᱡ ᱮᱢ ᱧᱟᱯᱟᱢᱚᱜᱼᱟ ᱢᱮᱱᱛᱮ ᱮᱴᱟᱜ ᱡᱤᱱᱤᱥ ᱵᱚᱱ ᱠᱟᱹᱢᱤ ᱜᱮᱭᱟ ᱵᱟᱲᱜᱮ ᱨᱮᱵᱚᱱ ᱠᱷᱮᱛᱤ ᱵᱚᱱ ᱥᱟᱢᱵᱽᱲᱟᱣ ᱜᱮᱭᱟ ᱫᱚᱠᱟᱱ ᱵᱚᱱ ᱪᱟᱞᱟᱣ ᱜᱮᱭᱟ ᱢᱮᱱᱠᱷᱟᱱ ᱚᱱᱠᱟᱱᱟᱜ ᱤᱱᱡᱚᱭ ᱫᱚ ᱵᱟᱝ ᱧᱟᱢᱚᱜᱼᱟ ᱱᱤᱛᱚᱜ ᱚᱠᱟᱴᱟᱜ ᱫᱚᱠᱚ ᱢᱮᱛᱟᱣᱟᱜ ᱠᱟᱱ ᱱᱮᱱᱰᱢᱤᱛᱟᱞ ᱡᱤᱵᱽ ᱠᱚᱨᱵᱚᱴ ᱛᱟᱞᱟ ᱨᱮ ᱱᱤᱛᱚᱜ ᱞᱮ ᱦᱮᱡ ᱟᱠᱟᱱ ᱚᱱᱠᱟᱱᱟᱜ ᱤᱱᱡᱚᱭ ᱫᱚ ᱵᱟᱝ ᱧᱟᱢᱚᱜᱼᱟ ᱢᱮᱱᱛᱮ ᱚᱱᱠᱟᱱᱟᱜ ᱴᱨᱮᱱᱤᱝ ᱫᱚ ᱵᱟᱝ ᱧᱟᱢᱚᱜᱼᱟ ᱟᱨ ᱡᱟᱭᱦᱳᱠ ᱱᱤᱭᱟᱹ ᱫᱚ ᱢᱤᱫᱴᱮᱱ ᱟᱭᱩᱨᱵᱮᱫ ᱨᱮᱭᱟᱜ ᱠᱟᱱᱟ ᱟᱨ ᱡᱚᱛᱚ ᱠᱷᱚᱱ ᱡᱚᱵᱚᱨᱫᱚᱥᱛ ᱱᱤᱭᱟᱹ ᱨᱮᱫᱚ ᱨᱮᱡᱟᱞᱴ ᱧᱟᱢᱚᱜᱚᱜ ᱠᱟᱱᱟ ᱚᱠᱟ ᱫᱚ ᱜᱤᱫᱽᱨᱟᱹ ᱠᱚᱣᱟᱜ ᱜᱚᱜᱚ ᱡᱚᱱᱟᱜᱼᱟᱜ ᱢᱟᱹᱭ ᱛᱟᱠᱚᱣᱟᱜ ᱵᱟᱹᱦᱩ ᱛᱟᱠᱚᱣᱟᱜ ᱚᱠᱟ ᱫᱚᱠᱚ ᱢᱮᱱᱮᱫ ᱠᱟᱱ ᱢᱤᱢᱤᱫ ᱜᱚᱴᱮᱡ ᱡᱤᱱᱤᱥ ᱦᱚᱲᱢᱚ ᱦᱟᱹᱴᱤᱧ ᱨᱮᱭᱟᱜ ᱚᱠᱟᱴᱟᱜ ᱫᱩᱠ ᱵᱤᱢᱟᱨᱤ ᱠᱟᱱ ᱚᱱᱟ ᱫᱚᱭ ᱥᱟᱺᱜᱤᱧᱚᱜ ᱠᱟᱱ ᱚᱠᱟ ᱫᱚᱠᱚ ᱢᱮᱛᱟᱣᱟᱜ ᱠᱟᱱ ᱵᱤᱢᱟᱨᱤ ᱚᱠᱟ ᱫᱚᱠᱚ ᱢᱮᱛᱟᱜ ᱠᱟᱱ ᱴᱤᱵᱤ ᱠᱮᱱᱥᱟᱨ ᱞᱟᱹᱛᱩᱣᱟᱹ ᱵᱟᱵᱟᱥᱤᱨ ᱯᱚᱨᱫᱚᱞ ᱟᱨ ᱮᱢᱟᱱ ᱛᱮᱭᱟᱜ ᱞᱟᱡ ᱦᱟᱹᱥᱩ ᱵᱚᱦᱚᱜ ᱦᱟᱹᱥᱩ ᱰᱟᱸᱰᱟ ᱦᱟᱹᱥᱩ ᱜᱩᱴᱤ ᱦᱟᱹᱥᱩ ᱢᱮᱫ ᱦᱟᱹᱥᱩ ᱡᱟᱸᱜᱟ ᱦᱟᱹᱥᱩ ᱡᱚᱛᱚ ᱦᱟᱹᱥᱩ ᱪᱟᱵᱟᱭᱮᱫ ᱠᱟᱱᱟ ᱡᱩᱫᱤ ᱟᱯᱮ ᱯᱮ ᱢᱮᱱᱮᱫ ᱠᱟᱱ ᱠᱷᱟᱡ ᱡᱚᱵᱚᱨᱡᱚᱥᱛ ᱱᱚᱝᱠᱟᱱᱟᱜ ᱵᱤᱢᱟᱨᱤ ᱠᱷᱚᱡ ᱥᱟᱺᱜᱤᱧᱚᱜ ᱞᱟᱹᱜᱤᱫ ᱛᱮ ᱫᱩᱞᱟᱹᱲᱤᱭᱟᱹ ᱵᱚᱭᱦᱟ ᱠᱚ ᱱᱤᱭᱟᱹ ᱵᱷᱤᱰᱤᱭᱳ ᱯᱮ ᱧᱮᱞᱟ ᱟᱨ ᱡᱟᱫᱟ ᱯᱮ ᱡᱟᱫᱟ ᱯᱮ ᱥᱮᱭᱟᱨᱟ ᱟᱨ ᱱᱤᱭᱩᱡᱽ ᱛᱩᱞᱩᱡ ᱯᱮ ᱧᱟᱯᱟᱢᱚᱜᱼᱟ ᱛᱚᱵᱮ ᱱᱚᱝᱠᱟᱱᱟᱜ ᱥᱟᱠᱥᱮᱥ ᱟᱯᱮ ᱠᱚ ᱛᱟᱞᱟ ᱨᱮᱦᱚᱸ ᱦᱩᱭᱩᱜᱼᱟ ᱪᱮᱫ ᱞᱮᱠᱟ ᱱᱤᱛᱚᱜ ᱟᱛᱳ ᱚᱲᱟᱜ ᱠᱷᱚᱡ ᱵᱟᱹᱜᱤ ᱠᱟᱛᱮ ᱞᱮ ᱦᱮᱡ ᱠᱟᱱᱟ ᱡᱚᱛᱚ ᱢᱚᱡᱽ ᱜᱮᱞᱮ ᱨᱚᱲ ᱞᱟᱸᱫᱟᱭ ᱫᱟᱞᱮ ᱡᱚᱢ ᱧᱩᱭ ᱫᱟᱞᱮ ᱥᱚᱸᱜᱮ ᱛᱮ ᱯᱚᱭᱥᱟ ᱦᱚᱸᱞᱮ ᱤᱱᱠᱟᱢᱮᱫ ᱠᱟᱱᱟ ᱟᱢ ᱱᱤᱭᱟᱹ ᱨᱮᱦᱟᱵ ᱜᱞᱳᱵᱟᱞ ᱨᱮ ᱛᱤᱱᱟᱹᱜ ᱫᱤᱱ ᱞᱟᱦᱟ ᱨᱮᱢ ᱡᱚᱲᱟᱣ ᱟᱠᱟᱱᱟ ᱛᱤᱱᱟᱹᱜ ᱫᱤᱱᱮᱢ ᱦᱩᱭᱱᱟ ᱱᱤᱭᱟᱹ ᱨᱮᱦᱟᱵ ᱜᱞᱳᱵᱟᱞ ᱨᱮᱫᱚ ᱛᱮᱦᱮᱧ ᱪᱳᱫᱫᱳ ᱢᱟᱹᱦᱱᱟᱹ ᱦᱩᱭᱱᱟ ᱟᱨ ᱤᱧᱟᱹᱜ ᱞᱮᱵᱮᱞ ᱫᱚ ᱯᱩᱨᱚᱱ ᱠᱟᱱᱟ ᱟᱨ ᱱᱤᱭᱟᱹ ᱚᱠᱛᱮ ᱨᱮ ᱤᱧᱟᱹᱜ ᱥᱚᱪᱟᱣ ᱜᱩᱱᱟᱹᱱ ᱦᱚᱸ ᱵᱟᱝ ᱛᱟᱦᱮᱸ ᱞᱮᱱᱟ ᱢᱮᱱᱠᱷᱟᱱ ᱢᱤᱫᱴᱮᱱ

ᱟᱹᱣᱨᱤ ᱵᱟᱰᱟᱭ ᱨᱮ ᱤᱧ ᱫᱚ ᱵᱮᱝᱜᱟᱞᱳᱨ ᱨᱤᱧ ᱠᱷᱟᱴᱟᱜ ᱠᱟᱱ ᱛᱟᱦᱮᱸᱫ ᱟᱨ ᱢᱤᱫᱴᱮᱱ ᱠᱳᱢᱯᱟᱱᱤ ᱛᱟᱦᱮᱸ ᱠᱟᱱᱟ ᱚᱱᱟ ᱫᱚ ᱚᱠᱟ ᱫᱚ ᱪᱟᱯᱚᱞ ᱠᱚ ᱵᱮᱱᱟᱣᱮᱫ ᱛᱟᱦᱮᱸᱫ ᱚᱱᱟ ᱨᱮ ᱢᱤᱫᱴᱮᱱ ᱢᱮᱱᱮᱡᱚᱨ ᱤᱧ ᱛᱟᱦᱮᱸ ᱞᱮᱱᱟ ᱢᱮᱱᱠᱷᱟᱱ ᱩᱱᱟᱹᱜ ᱴᱟᱠᱟ ᱢᱟᱹᱧ ᱠᱟᱹᱢᱤᱭᱮᱫ ᱛᱟᱦᱮᱸᱫ ᱛᱤᱥ ᱯᱚᱸᱭᱛᱨᱤᱥ ᱦᱟᱡᱟᱨ ᱴᱟᱠᱟ ᱢᱟ ᱢᱮᱱᱠᱷᱟᱱ ᱱᱚᱝᱠᱟᱱ ᱤᱱᱡᱚᱭ ᱯᱷᱮᱢᱮᱞᱤ ᱥᱚᱸᱜᱮ ᱛᱮ ᱜᱤᱫᱟᱹᱨ ᱯᱤᱫᱟᱹᱨ ᱥᱚᱸᱜᱮ ᱛᱮ ᱜᱚᱜᱚ ᱵᱟᱵᱟ ᱛᱟᱞᱟ ᱨᱮ ᱵᱟᱹᱧ ᱛᱟᱦᱮᱸ ᱫᱟᱲᱮᱭᱟᱜ ᱠᱟᱱ ᱛᱟᱦᱮᱱᱟ ᱚᱱᱟ ᱤᱭᱟᱹᱛᱮ ᱟᱹᱰᱤ ᱨᱟᱹᱥᱠᱟᱹᱧ ᱟᱹᱭᱠᱟᱹᱣᱮᱫ ᱠᱟᱱᱟ ᱫᱤᱱ ᱢᱟᱱᱤᱧ ᱠᱟᱹᱢᱤᱭᱮᱫᱟ ᱚᱲᱟᱜ ᱛᱮᱧ ᱦᱤᱡᱩᱜᱚᱜ ᱠᱟᱱᱟ ᱡᱚᱛᱚ ᱥᱚᱸᱜᱮ ᱢᱚᱡᱽ ᱛᱮ ᱡᱚᱢ ᱧᱩ ᱠᱟᱛᱮᱫ ᱤᱧ ᱜᱤᱛᱤᱡ ᱠᱚᱜ ᱠᱟᱱᱟ ᱟᱨᱦᱚᱸ ᱫᱚᱥᱟᱨ ᱦᱤᱞᱳᱜ ᱱᱩᱱᱟᱹᱜ ᱢᱚᱡᱽ ᱚᱯᱚᱨᱪᱩᱱᱤᱴᱤ ᱚᱠᱚᱭᱴᱟᱜ ᱫᱚ ᱱᱤᱭᱟᱹ ᱨᱮᱦᱮᱵ ᱜᱚᱞᱚ ᱵᱚᱞᱮ ᱵᱮᱱᱟᱣ ᱠᱟᱜ ᱵᱚᱞᱮ ᱟᱢᱟᱜ ᱡᱤᱭᱚᱱ ᱨᱮ ᱪᱮᱫ ᱚᱱᱠᱟᱱᱟᱜ ᱪᱮᱫ ᱜᱷᱚᱴᱱᱟ ᱦᱩᱭᱱᱟ ᱵᱚᱞᱮ ᱟᱢ ᱨᱮᱦᱚᱵ ᱜᱞᱳᱵᱟᱞ ᱠᱳᱢᱯᱟᱱᱤ ᱨᱮᱢ ᱦᱮᱡ ᱮᱱᱟ ᱥᱮᱢ ᱡᱚᱲᱟᱣ ᱮᱱᱟ ᱤᱧ ᱫᱚ ᱱᱚᱣᱟᱧ ᱜᱩᱱᱟᱹᱱ ᱠᱮᱫᱟ ᱱᱤᱭᱟᱹᱧ ᱜᱩᱱᱟᱹᱱ ᱠᱮᱫᱟ ᱟᱹᱰᱤ ᱥᱟᱺᱜᱤᱧ ᱫᱤᱥᱚᱢ ᱜᱤᱫᱟᱹᱨ ᱯᱤᱫᱟᱹᱨ ᱤᱠᱟᱹ ᱠᱟᱛᱮ ᱪᱟᱞᱟᱜ ᱦᱩᱭᱩᱜᱚᱜ ᱠᱟᱱ ᱛᱟᱦᱮᱱᱟ ᱢᱤᱫ ᱢᱤᱫ ᱴᱟᱠᱟ ᱯᱚᱭᱥᱟ ᱠᱟᱢᱟᱣ ᱞᱟᱹᱜᱤᱫ ᱢᱮᱱᱠᱷᱟᱡ ᱛᱮᱦᱮᱧ ᱚᱠᱟ ᱫᱚ ᱟᱛᱳ ᱚᱲᱟᱜ ᱨᱮ ᱛᱟᱦᱮᱸ ᱠᱟᱛᱮ ᱨᱮ ᱚᱠᱟ ᱫᱚ ᱱᱤᱭᱟᱹ ᱦᱮᱞᱯ ᱜᱞᱳᱵᱚᱞ ᱤᱧᱟᱹᱜ ᱡᱤᱭᱚᱱ ᱨᱮ ᱦᱮᱡ ᱮᱱᱟ ᱟᱨᱤᱧ ᱠᱟᱹᱢᱤ ᱠᱮᱫᱟ ᱱᱤᱭᱟᱹ ᱵᱟᱨᱮ ᱛᱤᱧ ᱵᱩᱡᱷᱟᱹᱣ ᱠᱮᱫᱟ ᱛᱚᱵᱮ ᱱᱤᱛᱚᱜ ᱫᱚ ᱡᱟᱦᱟᱸ ᱞᱮᱠᱟᱱᱟᱜ ᱡᱤᱱᱤᱥ ᱜᱮ ᱦᱤᱡᱩᱜᱚᱜ ᱛᱚ ᱮᱴᱟᱜᱟᱜ ᱫᱚ ᱵᱟᱹᱧ ᱠᱟᱹᱢᱤᱭᱟ ᱪᱮᱫᱟᱜ ᱱᱤᱭᱟᱹ ᱨᱮ ᱤᱱᱠᱟᱢ ᱦᱩᱭ ᱫᱟᱲᱮᱭᱟᱜ ᱠᱟᱱᱟ ᱢᱤᱫ ᱥᱟᱞ ᱟᱱᱫᱟᱨ ᱨᱮ ᱚᱠᱚᱭᱴᱟᱜ ᱦᱚᱲ ᱠᱚᱲᱟ ᱦᱚᱸ ᱵᱟᱹᱱᱩᱜ ᱠᱚᱣᱟ ᱢᱮᱱᱠᱷᱟᱱ ᱟᱠᱚᱣᱟᱜ ᱯᱟᱨᱥᱚᱱᱟᱞ ᱠᱟᱨ ᱨᱮᱠᱚ ᱜᱷᱩᱢᱟᱹᱣ ᱫᱟᱲᱮᱭᱟᱜ ᱚᱠᱚᱭ ᱫᱚ ᱚᱲᱟᱜ ᱫᱩᱣᱟᱹᱨ ᱵᱟᱝ ᱛᱟᱦᱮᱸ ᱞᱮᱱ ᱛᱟᱠᱚ ᱚᱠᱚᱭ ᱫᱚ ᱡᱚᱢ ᱧᱩ ᱵᱟᱝ ᱛᱟᱦᱮᱸ ᱞᱮᱱ ᱛᱟᱠᱚ ᱚᱱᱠᱟᱱ ᱠᱚ ᱠᱚᱲᱟ ᱱᱤᱭᱟᱹ ᱨᱮᱫᱚ ᱱᱤᱛᱚᱜ ᱥᱟᱠᱥᱮᱥ ᱠᱚ ᱦᱩᱭ ᱫᱟᱲᱮᱭᱟᱜ ᱠᱟᱱᱟ ᱚᱱᱟ ᱤᱭᱟᱹ ᱛᱮᱜᱮᱧ ᱢᱮᱱᱟ ᱟᱯᱮ ᱦᱚᱸ ᱡᱩᱫᱤ ᱢᱤᱫᱴᱮᱡ ᱞᱟᱹᱴᱩ ᱦᱚᱲ ᱯᱮ ᱵᱮᱱᱟᱣ ᱯᱮ ᱢᱮᱱᱮᱫ ᱠᱟᱱ ᱠᱷᱟᱡ ᱫᱟᱭᱟ ᱠᱟᱛᱮ ᱱᱤᱭᱟᱹ ᱨᱮᱯᱮ ᱠᱟᱹᱢᱤᱭᱟ ᱟᱨ ᱞᱟᱦᱟ ᱥᱮᱫ ᱯᱮ ᱠᱩᱨᱩᱢᱩᱴᱩᱭᱟ ᱟᱭᱢᱟ ᱟᱭᱢᱟ ᱥᱟᱨᱦᱟᱣ ᱟᱢᱟᱜ ᱡᱟᱨᱱᱤ ᱥᱮ ᱟᱢᱟᱜ ᱥᱟᱯᱷᱟᱨ ᱞᱟᱹᱭ ᱞᱟᱹᱜᱤᱫ ᱛᱮ